ᱛᱮᱦᱮᱧ ᱫᱚ ᱠᱟᱵᱞᱤ ᱪᱷᱳᱞᱟ ᱨᱮᱱᱟᱜ ᱜᱷᱩᱜᱽᱱᱤ ᱵᱚᱱ ᱤᱥᱤᱱ ᱞᱮᱜᱮ ᱢᱟ ᱛᱚᱵᱮ ᱟᱨ ᱢᱤᱫᱴᱟᱝ ᱱᱟᱣᱟ ᱵᱷᱤᱰᱤᱭᱳ ᱨᱮ ᱥᱟᱱᱟᱢ ᱠᱚᱜᱮ ᱥᱟᱹᱜᱩᱱ ᱫᱟᱨᱟᱢ ᱤᱧᱟᱹᱜ ᱤᱭᱩᱴᱤᱭᱩᱵᱽ ᱪᱮᱱᱮᱞ ᱨᱮ ᱠᱟᱵᱞᱤ ᱪᱷᱳᱞᱟ ᱫᱚ ᱦᱚᱞᱟ ᱧᱤᱫᱟᱹ ᱵᱚᱱ ᱞᱚᱦᱚᱫ ᱞᱮᱫᱟ ᱢᱚᱡᱽ ᱜᱮ ᱯᱷᱩᱞᱟᱹᱣ ᱟᱠᱟᱱᱟ ᱯᱨᱮᱥᱟᱨ ᱠᱩᱠᱟᱨ ᱨᱮ ᱱᱚᱣᱟ ᱠᱟᱵᱩᱞᱤ ᱪᱷᱳᱞᱟ ᱫᱚᱵᱚᱱ ᱩᱪᱟᱹᱲ ᱞᱮᱜᱮ ᱫᱟᱜ ᱵᱚᱱ ᱫᱩᱞᱟᱜ ᱠᱟᱱᱟ ᱟᱨ ᱵᱚᱱ ᱥᱤᱫᱷᱚ ᱦᱚᱪᱚᱭᱟ ᱛᱷᱚᱲᱟ ᱜᱟᱱ ᱵᱩᱞᱩᱝ ᱵᱚᱱ ᱞᱟᱜᱟᱣᱫᱟ ᱥᱟᱥᱟᱝ ᱜᱩᱸᱰᱟᱹ ᱛᱷᱚᱲᱟ ᱵᱚᱱ ᱞᱟᱜᱟᱣᱫᱟ ᱰᱷᱟᱠᱱᱟ ᱵᱚᱱ ᱞᱟᱜᱟᱣ ᱠᱮᱫᱟ ᱟᱨ ᱦᱩᱭᱥᱮᱞ ᱵᱚᱱ ᱞᱟᱜᱟᱣ ᱠᱮᱫᱟ ᱥᱤᱴᱤ ᱚᱪᱚᱭᱟᱵᱚᱱ ᱯᱩᱱ ᱢᱚᱬᱮ ᱫᱷᱟᱣ ᱟᱹᱣᱨᱤ ᱞᱟᱹᱵᱤᱫᱚᱜ ᱫᱷᱟᱹᱵᱤᱡ ᱰᱷᱟᱠᱱᱟ ᱵᱚᱱ ᱚᱴᱟᱜ ᱠᱮᱫᱟ ᱟᱨ ᱦᱚᱸᱜᱼᱚ ᱱᱚᱝᱠᱟ ᱠᱟᱵᱩᱞᱤ ᱪᱷᱳᱞᱟ ᱫᱚ ᱢᱚᱡᱽ ᱜᱮ ᱞᱟᱹᱵᱤᱫ ᱟᱠᱟᱱ ᱛᱟᱵᱚᱱᱟ ᱤᱥᱤᱱ ᱞᱮᱜᱮ ᱵᱚᱱ ᱟᱫᱚ ᱱᱚᱰᱮ ᱢᱤᱫᱴᱟᱝ ᱯᱮᱸᱭᱟᱡᱽ ᱵᱚᱱ ᱜᱮᱫ ᱟᱠᱟᱫᱟ ᱵᱟᱨᱭᱟ ᱠᱟᱹᱴᱤᱡ ᱠᱟᱹᱴᱤᱡ ᱵᱮᱞᱟᱛᱤ ᱟᱹᱨᱩᱵ ᱥᱟᱯᱷᱟ ᱠᱟᱛᱮ ᱵᱚᱱ ᱜᱮᱫ ᱟᱠᱟᱫᱟ ᱟᱨ ᱯᱮᱭᱟ ᱯᱩᱱᱭᱟ ᱢᱟᱹᱨᱤᱪ ᱢᱮᱱᱟᱜᱼᱟ ᱟᱨ ᱱᱚᱰᱮ ᱨᱚᱥᱩᱱ ᱤᱧ ᱥᱟᱞᱟᱣ ᱟᱠᱟᱫᱟ ᱡᱚᱛᱚ ᱢᱤᱫ ᱴᱷᱮᱱ ᱵᱚᱱ ᱯᱮᱥᱴ ᱞᱮᱜᱮ ᱚᱱᱠᱟ ᱢᱚᱡᱽ ᱜᱮ ᱯᱮᱥᱴ ᱦᱩᱭ ᱟᱠᱟᱱ ᱛᱟᱵᱚᱱᱟ ᱜᱮᱥ ᱨᱮ ᱠᱚᱲᱟᱭ ᱵᱚᱱ ᱫᱤᱯᱟᱹ ᱦᱚᱪᱚ ᱟᱠᱟᱫᱟ ᱥᱩᱱᱩᱢ ᱵᱚᱱ ᱫᱩᱞᱟᱜ ᱠᱟᱱᱟ᱾ ᱥᱩᱱᱩᱢ ᱫᱚ ᱞᱚᱞᱚ ᱟᱠᱟᱱ ᱛᱟᱵᱚᱱᱟ᱾ ᱨᱚᱦᱚᱲ ᱢᱟᱹᱨᱤᱪ ᱵᱚᱱ ᱠᱷᱟᱸᱡᱚᱭᱮᱫᱟ᱾ ᱢᱤᱫᱴᱟᱝ ᱛᱮᱡᱽ ᱯᱟᱛᱟ ᱵᱚᱱ ᱮᱢ ᱠᱮᱫᱟ᱾ ᱤᱱᱟᱹ ᱯᱚᱨᱮ ᱢᱤᱫᱴᱟᱝ ᱯᱮᱸᱭᱟᱡᱽ ᱵᱚᱱ ᱜᱮᱫ ᱟᱠᱟᱫᱟ ᱱᱚᱣᱟ ᱵᱚᱱ ᱠᱷᱟᱸᱡᱚᱭᱮᱫᱟ ᱯᱮᱸᱭᱟᱡᱽ ᱠᱷᱟᱸᱡᱚ ᱠᱟᱛᱮ ᱱᱚᱝᱠᱟ ᱵᱚᱱ ᱜᱷᱟᱱᱴᱟ ᱧᱚᱜ ᱮᱫᱟ ᱯᱮᱸᱭᱟᱡᱽ ᱫᱚ ᱵᱷᱟᱡᱟ ᱧᱚᱜ ᱮᱱ ᱛᱟᱵᱚᱱᱟ ᱯᱮᱥᱴ ᱢᱚᱥᱞᱟ ᱵᱚᱱ ᱞᱟᱜᱟᱣᱟᱜ ᱜᱮ ᱯᱮᱥᱴ ᱠᱷᱟᱸᱡᱚ ᱠᱟᱛᱮ ᱱᱚᱝᱠᱟ ᱵᱚᱱ ᱜᱷᱟᱱᱴᱟ ᱧᱚᱜ ᱮᱫᱟ ᱟᱫᱟᱜ ᱞᱮᱠᱟ ᱵᱩᱞᱩᱝ ᱵᱚᱱ ᱞᱟᱜᱟᱣᱫᱟ ᱥᱟᱥᱟᱝ ᱜᱩᱸᱰᱟᱹ ᱵᱚᱱ ᱞᱟᱜᱟᱣᱫᱟ ᱫᱷᱚᱱᱮ ᱜᱩᱸᱰᱟᱹ ᱵᱚᱱ ᱞᱟᱜᱟᱣᱫᱟ ᱡᱤᱨᱟᱹ ᱜᱩᱸᱰᱟᱹ ᱠᱤᱪᱮᱱ ᱠᱤᱝ ᱢᱚᱥᱚᱞᱟ ᱠᱟᱥᱢᱤᱨᱤ ᱞᱟᱞ ᱞᱚᱝᱠᱟ ᱜᱩᱸᱰᱟᱹ ᱡᱚᱛᱚ ᱢᱚᱥᱞᱟ ᱠᱚ ᱞᱟᱜᱟᱣ ᱠᱟᱛᱮ ᱱᱚᱝᱠᱟ ᱵᱚᱱ ᱜᱷᱟᱱᱴᱟᱭᱮᱫᱟ ᱥᱟᱭᱤᱰ ᱥᱟᱭᱤᱰ ᱛᱮ ᱥᱩᱱᱩᱢ ᱩᱰᱩᱝᱚᱜ ᱠᱟᱱᱟ ᱢᱚᱥᱞᱟ ᱫᱚ ᱠᱚᱥᱟᱣ ᱦᱩᱭ ᱟᱠᱟᱱ ᱛᱟᱵᱚᱱᱟ ᱠᱩᱠᱟᱨ ᱨᱮ ᱵᱚᱱ ᱞᱟᱹᱵᱤᱫ ᱟᱠᱟᱫ ᱱᱚᱣᱟ ᱠᱟᱵᱽᱞᱤ ᱪᱷᱚᱞᱟ ᱱᱤᱛᱚᱜ ᱵᱚᱱ ᱠᱷᱟᱸᱡᱚᱭᱮᱫᱟ᱾ ᱡᱚᱛᱚ ᱠᱟᱵᱽᱞᱤ ᱪᱷᱚᱞᱟ ᱵᱚᱱ ᱠᱷᱟᱸᱡᱚ ᱠᱮᱫᱟ ᱟᱨ ᱱᱚᱝᱠᱟ ᱢᱚᱥᱞᱟ ᱥᱟᱞᱟᱜ ᱵᱚᱱ ᱜᱷᱟᱱᱴᱟ ᱢᱮᱥᱟᱭᱮᱫᱟ᱾ ᱢᱤᱫ ᱜᱷᱟᱹᱲᱤ ᱛᱷᱟᱹᱨᱤ ᱛᱮᱵᱚᱱ ᱯᱚᱴᱚᱢ ᱦᱟᱛᱟᱲ ᱠᱟᱜᱼᱟ ᱠᱚᱢ ᱟᱸᱪ ᱨᱮᱵᱚᱱ ᱫᱚᱦᱚ ᱦᱟᱛᱟᱲ ᱠᱟᱜᱼᱟ ᱯᱟᱸᱪ ᱢᱤᱱᱤᱴ ᱯᱚᱨᱮ ᱚᱴᱟᱜ ᱠᱟᱛᱮ ᱵᱚᱱ ᱧᱮᱞ ᱮᱫᱟ ᱢᱚᱥᱞᱟ ᱫᱚ ᱠᱟᱵᱽᱞᱤ ᱥᱟᱶ ᱢᱚᱡᱽ ᱜᱮ ᱢᱮᱥᱟᱣ ᱟᱠᱟᱱᱟ ᱜᱨᱟᱭᱤᱱᱰᱟᱨ ᱡᱟᱨ ᱟᱹᱨᱩᱵ ᱫᱟᱜ ᱵᱚᱱ ᱫᱩᱞ ᱮᱫᱟ ᱟᱨ ᱱᱚᱣᱟ ᱫᱚ ᱠᱟᱵᱞᱤ ᱪᱷᱚᱞᱟ ᱵᱚᱱ ᱥᱮᱫᱷᱚ ᱞᱮᱫᱟ ᱚᱱᱟ ᱫᱟᱜ ᱛᱟᱦᱮᱸ ᱠᱟᱱ ᱜᱮᱭᱟ ᱚᱱᱟ ᱵᱚᱱ ᱮᱢ ᱠᱮᱫᱟ ᱨᱟᱥᱮ ᱵᱟᱲᱟ ᱠᱟᱛᱮ ᱱᱚᱝᱠᱟ ᱵᱚᱱ ᱜᱷᱟᱱᱴᱟ ᱧᱚᱜ ᱟᱜ ᱠᱟᱱᱟ ᱦᱮᱰᱮᱡ ᱚᱪᱚ ᱦᱮᱰᱮᱡ ᱮᱱᱟ ᱠᱟᱵᱞᱤ ᱪᱷᱚᱞᱟ ᱨᱮᱱᱟᱜ ᱜᱷᱩᱜᱽᱱᱤ ᱫᱚ ᱦᱩᱭ ᱦᱮᱡ ᱟᱠᱟᱱ ᱛᱟᱵᱚᱱᱟ ᱚᱱᱟ ᱫᱷᱚᱱᱮ ᱯᱟᱛᱟ ᱠᱩᱪᱤ ᱵᱚᱱ ᱮᱢ ᱮᱫᱟ ᱛᱷᱚᱲᱟ ᱜᱟᱱ ᱫᱷᱚᱱᱮ ᱯᱟᱛᱟ ᱠᱩᱪᱤ ᱮᱢ ᱠᱟᱛᱮ ᱱᱚᱝᱠᱟ ᱵᱚᱱ ᱜᱷᱟᱱᱴᱟ ᱧᱚᱜ ᱮᱫᱟ ᱛᱷᱚᱲᱟ ᱜᱟᱱ ᱜᱚᱨᱚᱢ ᱢᱚᱥᱞᱟ ᱨᱮᱱᱟᱜ ᱜᱩᱸᱰᱟᱹ ᱵᱚᱱ ᱮᱢ ᱠᱮᱫᱟ ᱜᱚᱨᱚᱢ ᱢᱚᱥᱞᱟ ᱜᱩᱸᱰᱟᱹ ᱮᱢ ᱠᱟᱛᱮ ᱱᱚᱝᱠᱟ ᱵᱚᱱ ᱜᱷᱟᱱᱴᱟ ᱢᱮᱥᱟᱞᱮᱫᱟ ᱠᱟᱵᱞᱤ ᱪᱷᱳᱞᱟ ᱨᱮᱱᱟᱜ ᱜᱷᱩᱜᱽᱱᱤ ᱫᱚ ᱦᱩᱭ ᱟᱠᱟᱱ ᱛᱟᱵᱚᱱᱟ ᱜᱮᱥ ᱵᱚᱱ ᱵᱚᱱᱫᱚ ᱠᱟᱜ ᱠᱟᱱᱟ ᱜᱷᱩᱜᱽᱱᱤ ᱫᱚ ᱠᱚᱨᱟᱦᱟᱭ ᱠᱷᱚᱱ ᱮᱴᱟᱜ ᱡᱟᱭᱜᱟ ᱨᱮᱵᱚᱱ ᱩᱪᱟᱹᱲ ᱠᱟᱜ ᱠᱟᱱᱟ ᱡᱚᱛᱚ ᱜᱷᱩᱜᱽᱱᱤ ᱵᱚᱱ ᱩᱪᱟᱹᱲ ᱠᱟᱜᱼᱟ ᱡᱚᱛᱚ ᱜᱷᱩᱜᱽᱱᱤ ᱱᱚᱣᱟ ᱵᱟᱹᱴᱤ ᱨᱮᱵᱚᱱ ᱤᱪᱟᱹᱲ ᱠᱮᱫᱟ ᱡᱚᱢ ᱞᱟᱹᱜᱤᱫ ᱱᱚᱣᱟ ᱵᱟᱹᱴᱤ ᱨᱮᱵᱚᱱ ᱤᱪᱟᱹᱲ ᱞᱮᱜᱮ ᱵᱟᱹᱴᱤ ᱦᱚᱯᱚᱱ ᱨᱮ ᱡᱚᱢ ᱞᱟᱹᱜᱤᱫ ᱵᱚᱱ ᱤᱪᱟᱹᱲ ᱠᱮᱫᱟ ᱡᱚᱢ ᱞᱟᱹᱜᱤᱫ ᱨᱮᱰᱤᱭᱮᱱ ᱛᱟᱵᱚᱱᱟ ᱱᱚᱣᱟ ᱵᱷᱤᱰᱤᱭᱳ ᱡᱩᱫᱤ ᱯᱮ ᱠᱩᱥᱤ ᱠᱟᱣᱫᱟ ᱞᱟᱭᱤᱠ ᱥᱮᱭᱟᱨ ᱠᱚᱢᱮᱱᱴ ᱟᱨ ᱥᱟᱵᱥᱠᱨᱟᱭᱤᱵ ᱛᱟᱵᱚᱱ ᱯᱮ ᱵᱮᱞ ᱟᱭᱠᱚᱱ ᱵᱟᱴᱚᱱ ᱯᱨᱮᱥ ᱫᱚ ᱟᱞᱚ ᱯᱮ ᱦᱤᱲᱤᱧᱟ